ᱥᱟᱱᱟᱢ ᱠᱚ ᱡᱚᱦᱟᱨ ᱟᱨᱦᱚᱸ ᱱᱟᱣᱟ ᱵᱷᱤᱰᱤᱭᱳ ᱨᱮᱧ ᱥᱟᱹᱜᱩᱱ ᱫᱟᱨᱟᱢᱮᱫ ᱯᱮᱭᱟ ᱪᱮᱫ ᱞᱮᱠᱟ ᱢᱮᱱᱟᱜ ᱯᱮᱭᱟ ᱟᱥᱚᱜ ᱠᱟᱹᱱᱟᱹᱧ ᱵᱮᱥ ᱜᱮ ᱢᱮᱱᱟᱜ ᱯᱮᱭᱟ ᱟᱨ ᱤᱧ ᱦᱚᱸ ᱟᱹᱰᱤ ᱵᱮᱥ ᱢᱤᱱᱟᱹᱧᱟ ᱟᱹᱰᱤ ᱱᱟᱯᱟᱭ ᱢᱤᱱᱟᱹᱧᱟ ᱛᱚ ᱜᱟᱛᱮ ᱠᱚ ᱛᱮᱦᱮᱧᱟᱜ ᱵᱷᱤᱰᱤᱭᱳ ᱨᱮ ᱟᱹᱰᱤ ᱤᱱᱴᱟᱨᱮᱥᱴᱤᱝ ᱦᱩᱭᱩᱜ ᱛᱟᱵᱚᱱᱟ ᱥᱮ ᱟᱹᱰᱤ ᱤᱱᱴᱟᱨᱮᱥᱴᱤᱝ ᱠᱟᱛᱷᱟ ᱦᱩᱭᱩᱜ ᱛᱟᱵᱚᱱᱟ ᱟᱯᱮ ᱠᱚ ᱛᱷᱚᱲᱟ ᱜᱟᱱ ᱜᱮᱭᱟᱱ ᱫᱚ ᱵᱟᱝ ᱮᱢᱚᱜ ᱥᱟᱱᱟᱭᱤᱧ ᱠᱟᱱᱟ ᱢᱮᱱᱠᱷᱟᱱ ᱮᱢᱚᱜ ᱫᱚᱨᱠᱟᱨ ᱠᱟᱱᱟ ᱪᱮᱫᱟᱜ ᱥᱮ ᱟᱵᱚᱣᱟᱜ ᱥᱤᱪᱩᱭᱮᱥᱚᱱ ᱯᱮ ᱵᱟᱲᱟᱭ ᱜᱮᱭᱟ ᱟᱵᱚ ᱡᱟᱦᱟᱸ ᱛᱤᱱᱟᱹᱜ ᱜᱮ ᱥᱟᱱᱛᱟᱞ ᱢᱮᱱᱟᱜ ᱠᱚᱣᱟ ᱛᱚ ᱟᱵᱚ ᱠᱚᱣᱟᱜ ᱥᱤᱪᱩᱭᱮᱥᱚᱱ ᱟᱹᱫᱷᱤᱠᱟᱝᱥ ᱢᱟᱱᱮ ᱟᱥᱤ ᱯᱟᱨᱥᱮᱱᱴ ᱱᱚᱵᱽᱵᱮ ᱯᱟᱨᱥᱮᱱᱴ ᱮᱠᱷᱮᱱ ᱨᱮᱸᱜᱮᱡ ᱦᱚᱲ ᱟᱵᱚ ᱞᱮᱠᱟᱱ ᱥᱟᱱᱟᱢ ᱦᱚᱲ ᱜᱮ ᱢᱮᱱᱟᱜ ᱠᱚᱣᱟ ᱛᱚ ᱚᱱᱟ ᱤᱭᱟᱹᱛᱮ ᱤᱧ ᱢᱮᱱ ᱥᱟᱱᱟᱧ ᱠᱟᱱᱟ ᱠᱤ ᱡᱟᱦᱟᱸ ᱛᱤᱱᱟᱹᱜ ᱜᱮ ᱟᱯᱮ ᱯᱮ ᱧᱮᱞᱮᱫ ᱠᱟᱱ ᱛᱟᱵᱚᱱ ᱟᱯᱮ ᱟᱹᱰᱤ ᱟᱹᱰᱤ ᱥᱟᱨᱦᱟᱣ ᱤᱧᱤᱧ ᱪᱟᱞ ᱟᱯᱮ ᱠᱟᱱᱟ ᱟᱨ ᱟᱹᱰᱤ ᱜᱚᱲᱚ ᱯᱮ ᱮᱢᱟᱣᱫᱤᱧᱟ ᱪᱮᱫᱟᱜ ᱥᱮ ᱟᱹᱰᱤ ᱡᱟᱹᱥᱛᱤ ᱫᱩᱞᱟᱹᱲ ᱯᱮ ᱮᱢᱟᱣᱫᱤᱧᱟ ᱟᱨ ᱤᱧ ᱦᱚᱸ ᱫᱤᱞᱟᱢ ᱵᱚᱱ ᱛᱚᱵᱮ ᱵᱷᱤᱰᱤᱭᱳ ᱵᱚᱱ ᱥᱩᱨᱩ ᱞᱟᱹᱜᱤᱫ ᱛᱚ ᱜᱟᱛᱮ ᱠᱚ ᱛᱮᱦᱮᱧᱟᱜ ᱵᱷᱤᱰᱤᱭᱳ ᱨᱮᱫᱚ ᱱᱤᱭᱟᱹ ᱠᱟᱱ ᱜᱮᱭᱟ ᱠᱤ ᱡᱟᱦᱟᱸᱭ ᱦᱚᱲ ᱜᱮ ᱱᱟᱣᱟ ᱠᱟᱹᱢᱤ ᱨᱮ ᱡᱟᱱᱣᱟᱨ ᱯᱚᱥᱩ ᱯᱟᱠᱪᱷᱤ ᱥᱮ ᱪᱮᱬᱮ ᱪᱩᱯᱨᱤ ᱱᱩᱠᱩ ᱠᱷᱚᱡ ᱫᱚ ᱮᱠᱫᱚᱢᱮ ᱥᱟᱭᱤᱰ ᱩᱛᱟᱹᱨᱮᱫ ᱢᱮᱭᱟ ᱪᱮᱫᱟᱜ ᱥᱮ ᱪᱟᱸᱫᱚ ᱵᱚᱸᱜᱟ ᱦᱚᱸ ᱵᱟᱨᱫᱟᱱ ᱵᱟᱭ ᱮᱢ ᱠᱟᱜ ᱠᱚᱣᱟ ᱟᱵᱚ ᱦᱚᱲ ᱫᱚ ᱵᱩᱫᱷᱤ ᱮᱢ ᱠᱟᱜ ᱵᱚᱱᱟ ᱵᱟᱨᱫᱟᱱᱮ ᱮᱢ ᱠᱟᱜ ᱵᱚᱱᱟ ᱱᱚᱜᱼᱚᱭ ᱱᱤᱭᱟᱹ ᱜᱮ ᱢᱤᱫᱴᱮᱡ ᱟᱹᱰᱤ ᱠᱷᱩᱥ ᱱᱟᱥᱤᱵ ᱠᱟᱛᱷᱟ ᱠᱟᱱᱟ ᱪᱮᱫᱟᱜ ᱥᱮ ᱯᱚᱥᱩ ᱯᱟᱠᱪᱷᱤ ᱥᱮ ᱜᱟᱹᱭ ᱰᱟᱝᱨᱟ ᱠᱚᱢ ᱧᱮᱞᱮᱫ ᱠᱚᱜᱮᱭᱟ ᱱᱩᱠᱩ ᱫᱚ ᱡᱟᱦᱟᱱᱟᱜ ᱜᱮ ᱱᱟᱣᱟ ᱫᱚ ᱵᱟᱠᱚ ᱠᱟᱹᱢᱤᱭᱮᱫᱟ ᱟᱵᱚ ᱡᱟᱦᱟᱸ ᱡᱚᱵᱛᱚᱠ ᱡᱟᱦᱟᱸᱭ ᱢᱟᱱᱣᱟ ᱚᱱᱟ ᱵᱟᱭ ᱪᱮᱫ ᱟᱭᱟ ᱛᱚᱵᱛᱚᱠ ᱩᱱᱤ ᱡᱟᱱᱣᱟᱨ ᱫᱚ ᱵᱟᱭ ᱪᱮᱫ ᱛᱟᱦᱮᱱᱟ ᱚᱱᱟ ᱤᱭᱟᱹᱛᱮ ᱤᱧᱤᱧ ᱢᱮᱱᱫᱟ ᱠᱤ ᱟᱹᱰᱤ ᱢᱚᱡᱽ ᱣᱟᱨᱫᱟᱱᱮ ᱮᱢ ᱠᱟᱜ ᱵᱚᱱᱟ ᱟᱨ ᱱᱤᱭᱟᱹ ᱨᱮᱭᱟᱜ ᱟᱵᱚ ᱯᱷᱟᱭᱫᱟ ᱩᱴᱷᱟᱹᱣ ᱫᱚᱨᱠᱟᱨ ᱠᱟᱱᱟ ᱱᱤᱭᱟᱹ ᱡᱟᱦᱟᱸ ᱢᱟᱱᱣᱟ ᱡᱚᱱᱚᱢ ᱦᱟᱛᱟᱣ ᱠᱟᱫᱟ ᱱᱤᱭᱟᱹ ᱨᱮ ᱟᱢ ᱯᱷᱟᱭᱫᱟ ᱩᱴᱷᱟᱹᱣ ᱫᱚᱨᱠᱟᱨ ᱠᱟᱱ ᱛᱟᱢᱟ ᱟᱨ ᱯᱷᱟᱭᱫᱟ ᱩᱴᱷᱟᱹᱣ ᱨᱮᱭᱟᱜ ᱫᱚᱨᱠᱟᱨ ᱫᱚ ᱪᱮᱫ ᱠᱟᱱᱟ ᱠᱤ ᱟᱢ ᱨᱚᱡᱮ ᱦᱤᱞᱳᱜ ᱮᱢ ᱡᱟᱹᱯᱤᱫᱟ ᱥᱮ ᱨᱚᱡᱮ ᱦᱤᱞᱳᱜ ᱫᱟᱹᱛᱟᱹᱱᱤ ᱥᱟᱯᱷᱟ ᱠᱟᱛᱮ ᱫᱟᱠᱟᱢ ᱡᱚᱢᱟ ᱟᱨᱮᱢ ᱟᱨᱟᱢ ᱠᱟᱜᱼᱟ ᱚᱱᱠᱟᱱ ᱠᱟᱛᱷᱟ ᱫᱚ ᱵᱟᱝ ᱠᱟᱱᱟ ᱟᱢ ᱢᱮᱦᱱᱚᱛ ᱢᱮ ᱠᱟᱹᱲᱤ ᱢᱮᱦᱱᱚᱛ ᱢᱮ ᱟᱨ ᱡᱮᱥᱮ ᱱᱩᱱᱟᱹᱜ ᱥᱟᱠᱥᱮᱥᱯᱷᱩᱞ ᱦᱚᱲ ᱵᱮᱱᱟᱜ ᱢᱮ ᱡᱮᱥᱮ ᱟᱢᱟᱜ ᱱᱤᱱᱫᱟᱭ ᱞᱟᱹᱜᱤᱫ ᱦᱚᱸ ᱦᱚᱲ ᱥᱮ ᱟᱢ ᱟᱢ ᱰᱤᱥᱴᱟᱨᱵ ᱢᱮ ᱞᱟᱹᱜᱤᱫ ᱦᱚᱸ ᱦᱚᱲ ᱥᱟᱞᱟᱜ ᱥᱚᱪᱟᱣ ᱦᱩᱭᱩᱜ ᱛᱟᱭ ᱠᱤ ᱤᱧ ᱱᱩᱭ ᱦᱚᱲᱤᱧ ᱰᱤᱥᱴᱟᱨᱵ ᱮᱭᱟ ᱥᱮ ᱪᱮᱫ ᱪᱚ ᱪᱤᱠᱟᱹᱜ ᱥᱮ ᱪᱮᱫ ᱮ ᱢᱮᱱᱟᱭ ᱚᱱᱟ ᱤᱭᱟᱹᱛᱮ ᱤᱧ ᱢᱮᱱᱟ ᱠᱤ ᱟᱢ ᱱᱩᱱᱟᱹᱜ ᱠᱟᱵᱤᱞ ᱵᱮᱱᱟᱜ ᱢᱮ ᱱᱩᱱᱟᱹᱜ ᱞᱟᱹᱴᱩ ᱦᱚᱲ ᱵᱮᱱᱟᱜ ᱢᱮ ᱵᱚᱞᱮ ᱦᱚᱲᱟᱜ ᱦᱚᱸ ᱮᱠᱫᱚᱢ ᱯᱟᱹᱥᱤᱱᱟ ᱪᱷᱩᱴᱟᱹᱣ ᱩᱛᱟᱹᱨᱚᱜ ᱛᱟᱠᱚ ᱩᱱᱟᱹᱜ ᱞᱟᱹᱴᱩ ᱦᱚᱲ ᱵᱮᱱᱟᱜ ᱢᱮ ᱚᱱᱟ ᱤᱭᱟᱹ ᱛᱮᱜᱮ ᱤᱧ ᱟᱹᱰᱤ ᱫᱩᱠ ᱤᱧ ᱟᱹᱭᱠᱟᱹᱣ ᱛᱟᱦᱮᱱᱟ ᱟᱹᱰᱤ ᱠᱚᱥᱴᱚᱧ ᱟᱹᱭᱠᱟᱹᱣ ᱛᱟᱦᱮᱱᱟ ᱟᱵᱚ ᱡᱟᱦᱟᱸ ᱛᱤᱱᱟᱹᱜ ᱜᱮ ᱥᱚᱢᱟᱡᱽ ᱨᱮᱱ ᱠᱚᱲᱟ ᱠᱚ ᱢᱮᱱᱟᱜ ᱠᱚᱣᱟ ᱥᱮ ᱯᱟᱹᱴᱷᱩᱣᱟᱹ ᱢᱮᱱᱟᱜ ᱠᱚᱣᱟ ᱛᱚ ᱱᱩᱠᱩ ᱠᱚᱫᱚ ᱟᱹᱰᱤ ᱡᱟᱹᱥᱛᱤᱧ ᱧᱮᱞᱮᱫ ᱠᱚᱣᱟ ᱜᱚ ᱵᱟᱵᱟ ᱯᱟᱲᱦᱟᱜ ᱧᱩᱛᱩᱢ ᱛᱮ ᱵᱟᱦᱨᱮ ᱨᱮᱠᱚ ᱛᱟᱦᱮᱱ ᱠᱟᱱᱟ ᱟᱨ ᱯᱟᱲᱦᱟᱣ ᱵᱟᱠᱚ ᱯᱟᱲᱦᱟᱜ ᱠᱟᱱᱟ ᱠᱷᱟᱹᱞᱤ ᱠᱚ ᱫᱟᱬᱟ ᱵᱟᱲᱟᱭ ᱛᱟᱦᱮᱱᱟ ᱛᱚ ᱵᱚᱭᱦᱟ ᱠᱚ ᱟᱯᱮ ᱱᱤᱭᱟᱹ ᱫᱤᱥᱟᱹ ᱫᱚᱦᱚᱭ ᱯᱮ ᱠᱤ ᱱᱤᱛᱚᱜ ᱟᱯᱮ ᱯᱮ ᱫᱟᱬᱟᱭᱮᱫᱟ ᱥᱮ ᱴᱟᱭᱤᱢ ᱯᱮ ᱤᱱᱵᱷᱮᱥᱴ ᱮᱫᱟ ᱥᱮ ᱱᱤᱛᱚᱜ ᱟᱯᱮ ᱯᱮ ᱢᱮᱱᱫᱟ ᱠᱤ ᱤᱧ ᱫᱚ ᱱᱤᱛᱚᱜ ᱤᱧ ᱫᱟᱬᱟᱭᱟ ᱤᱱᱡᱚᱭᱟᱹᱧ ᱛᱚ ᱱᱤᱭᱟᱹ ᱤᱱᱡᱚᱭ ᱦᱚᱸ ᱟᱹᱰᱤ ᱢᱚᱡᱽ ᱠᱟᱛᱷᱟ ᱠᱟᱱᱟ ᱥᱮ ᱤᱱᱡᱚᱭ ᱫᱚᱨᱠᱟᱨ ᱠᱟᱱᱟ ᱛᱚ ᱤᱧ ᱱᱤᱭᱟᱹᱜᱤᱧ ᱥᱟᱡᱮᱥᱴ ᱯᱮᱭᱟ ᱪᱮᱫᱟᱜ ᱥᱮ ᱱᱤᱛᱚᱜ ᱡᱟᱦᱟᱸ ᱯᱮ ᱤᱱᱡᱚᱭᱮᱫᱟ ᱱᱤᱭᱟᱹ ᱡᱟᱭᱜᱟ ᱨᱮ ᱟᱢ ᱢᱚᱡᱽ ᱛᱮ ᱯᱟᱲᱦᱟᱜ ᱢᱮ ᱢᱚᱡᱽ ᱛᱮ ᱨᱮᱡᱟᱞᱴ ᱟᱹᱜᱩᱭ ᱢᱮ ᱢᱚᱡᱽ ᱛᱮ ᱥᱤᱠᱪᱷᱟ ᱰᱮᱵᱷᱞᱚᱯ ᱢᱮ ᱟᱨ ᱢᱚᱡᱽ ᱡᱟᱭᱜᱟ ᱨᱮ ᱢᱚᱡᱽ ᱢᱩᱠᱟᱢ ᱦᱟᱥᱤᱞ ᱢᱮ ᱛᱚ ᱤᱥᱠᱮ ᱵᱟᱫ ᱛᱟᱭᱚᱢ ᱛᱮ ᱟᱢ ᱡᱟᱦᱟᱸ ᱛᱤᱱᱟᱹᱜ ᱜᱮ

ᱩᱱᱠᱩᱣᱟᱜ ᱢᱟᱭᱟᱝ ᱥᱮ ᱩᱱᱠᱩᱣᱟᱜ ᱠᱷᱩᱱ ᱯᱮ ᱪᱩᱥᱟᱹᱣᱫᱟ ᱚᱱᱟ ᱤᱭᱟᱹᱛᱮ ᱤᱧᱤᱧ ᱢᱮᱱᱟ ᱠᱤ ᱚᱱᱠᱟ ᱫᱚ ᱟᱞᱚᱯᱮ ᱠᱟᱹᱢᱤᱭᱟ ᱟᱨ ᱢᱚᱡᱽ ᱛᱮ ᱯᱟᱲᱦᱟᱜ ᱛᱟᱵᱚᱱ ᱯᱮ ᱟᱨ ᱢᱚᱡᱽ ᱛᱮ ᱦᱩᱫᱤᱥ ᱛᱟᱵᱚᱱ ᱯᱮ ᱞᱟᱦᱟ ᱥᱮᱫ ᱟᱹᱰᱤ ᱥᱟᱺᱜᱤᱧ ᱫᱷᱟᱹᱵᱤᱡ ᱪᱟᱞᱟᱜ ᱛᱟᱵᱚᱱ ᱯᱮ ᱱᱤᱭᱟᱹ ᱜᱤᱧ ᱢᱮᱱᱟ ᱤᱧ ᱫᱚ ᱟᱨ ᱱᱤᱭᱟᱹ ᱠᱚ ᱢᱮᱱ ᱠᱟᱛᱮ ᱜᱤᱧ ᱢᱩᱪᱟᱹᱫ ᱮᱫᱟ ᱢᱟ ᱮᱱᱠᱷᱟᱱ ᱢᱩᱪᱟᱹᱫ ᱡᱚᱦᱟᱨ